ᱥᱮᱫ ᱠᱷᱚᱱ ᱥᱟᱱᱟᱢ ᱠᱚ ᱥᱟᱹᱜᱩᱱ ᱫᱟᱨᱟᱢ ᱟᱫᱚ ᱛᱤᱦᱤᱧ ᱱᱚᱣᱟ ᱵᱚᱱ ᱦᱮᱡ ᱥᱮᱴᱮᱨ ᱟᱠᱟᱱᱟ ᱡᱟᱵᱷᱟᱜᱩᱲᱤ ᱟᱛᱳ ᱟᱨ ᱡᱟᱦᱟᱸ ᱱᱩᱭ ᱜᱚᱜᱚ ᱵᱚᱱ ᱧᱮᱞ ᱫᱟᱲᱮᱭᱟᱭ ᱠᱟᱱ ᱛᱤᱦᱤᱧ ᱦᱟᱸᱜ ᱟᱡ ᱫᱩᱠᱮ ᱞᱟᱹᱭ ᱟᱵᱚᱱᱟ ᱥᱟᱢᱟᱡᱽ ᱥᱮᱫ ᱠᱷᱚᱱ ᱪᱟᱛᱚ ᱵᱷᱟᱹᱭ ᱜᱩᱛᱤᱭᱟᱹ ᱥᱮᱫ ᱠᱷᱚᱱ ᱛᱤᱱᱟᱹᱜ ᱠᱚ ᱠᱚᱪᱞᱚᱱ ᱟᱠᱟᱫᱮ ᱥᱮ ᱛᱤᱱᱟᱹᱜ ᱠᱚ ᱵᱮᱥ ᱟᱠᱟᱫᱮ ᱚᱱᱟ ᱫᱚ ᱟᱭᱟᱜ ᱢᱚᱪᱟ ᱟᱲᱟᱝ ᱛᱮᱜᱮ ᱟᱵᱚ ᱫᱩᱱᱤᱭᱟᱹ ᱨᱮᱱ ᱥᱟᱱᱛᱟᱲ ᱥᱚᱢᱟᱡᱽ ᱠᱚᱭ ᱞᱟᱹᱭ ᱟᱲᱟᱝ ᱟᱵᱚᱱᱟ ᱛᱤᱱᱟᱹᱜ ᱛᱟᱠᱞᱤᱯ ᱭᱟ ᱪᱮᱫ ᱵᱮᱵᱚᱥ ᱛᱮ ᱚᱱᱟᱛᱮ ᱛᱤᱦᱤᱧ ᱫᱚ ᱱᱩᱭ ᱱᱟᱱᱟ ᱦᱚᱲᱟᱜ ᱥᱴᱮᱴᱢᱮᱱᱴ ᱤᱫᱤᱧ ᱦᱮᱡ ᱟᱠᱟᱱᱟ ᱟᱸᱡᱚᱢ ᱠᱮᱫ ᱛᱤᱧ ᱟᱫᱚ ᱱᱟᱱᱟ ᱱᱟᱣᱟ ᱩᱭᱦᱟᱹᱨ ᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱟᱹᱜᱩᱱ ᱫᱟᱨᱟᱢ ᱟᱫᱚ ᱱᱤᱭᱟᱹᱧ ᱢᱮᱱᱮᱫ ᱠᱟᱱ ᱛᱟᱞᱟᱝᱟ ᱢᱟᱥᱮ ᱟᱢᱟᱜ ᱩᱯᱨᱩᱢ ᱞᱟᱹᱭ ᱛᱟᱞᱟᱝ ᱢᱮ ᱪᱩᱲᱠᱤ ᱢᱩᱨᱢᱩ ᱟᱪᱪᱷᱟ ᱪᱩᱲᱠᱤ ᱢᱩᱨᱢᱩ ᱠᱩᱢᱟᱹ ᱡᱟᱹᱴᱩ ᱵᱮᱥᱨᱟ

ᱟᱫᱚ ᱢᱮᱛᱟᱭ ᱫᱮᱨᱮ ᱥᱳᱞᱳ ᱵᱷᱟᱲᱟ ᱟᱫᱚ ᱜᱮ ᱰᱮᱱᱮ ᱠᱷᱟᱹᱯᱟᱹᱨ ᱪᱮᱫ ᱛᱤ ᱪᱮᱫ ᱠᱚᱱ ᱪᱤᱠᱤ ᱯᱚᱭᱥᱟ ᱨᱟᱵᱚᱲ ᱵᱟᱲᱟ ᱠᱤᱫᱤᱧᱟ ᱵᱳᱞᱳ ᱨᱮᱠᱚ ᱫᱮᱡ ᱠᱤᱫᱤᱧᱟ ᱟᱫᱚ ᱠᱚ ᱡᱚᱫᱤᱥᱯᱩᱨ ᱢᱟ ᱥᱟᱥᱤᱨ ᱚᱲᱟᱜ ᱨᱮᱠᱚ ᱟᱹᱜᱩ ᱠᱤᱫᱤᱧᱟ ᱟᱨ ᱰᱟᱴᱟᱣ ᱫᱤᱧ ᱠᱚ ᱟᱨᱦᱚᱸ ᱞᱟᱜᱟᱣ ᱛᱟᱦᱮᱸ ᱠᱟᱱᱟ ᱩᱱᱤ ᱯᱷᱳᱱ ᱠᱮᱫᱟᱭ ᱥᱤᱭᱚᱱ ᱥᱟᱦᱮᱵᱽ ᱯᱷᱳᱱ ᱠᱮᱫᱟ ᱫᱩ ᱵᱳᱞᱳ ᱰᱩᱢᱠᱚ ᱠᱷᱚᱱ ᱦᱮᱡ ᱱᱟᱠᱚ ᱯᱩᱞᱤᱥ ᱵᱤᱨ ᱠᱚ ᱜᱤᱰᱤ ᱠᱤᱫᱤᱧ ᱤᱫᱤ ᱠᱤᱫᱤᱧ ᱠᱚ ᱨᱟᱱ ᱵᱮᱥ ᱠᱤᱫᱤᱧ ᱠᱚ ᱟᱨᱦᱚᱸᱧ ᱪᱟᱞᱟᱜᱼᱟ ᱫᱮᱨᱮ ᱪᱷᱩᱴᱩᱣᱟ ᱵᱷᱟᱲᱣᱟ ᱟᱫᱚ ᱠᱚ ᱪᱟᱞᱟᱣᱱᱟ ᱛᱷᱟᱱᱟ ᱨᱮ ᱟᱫᱚ ᱯᱷᱳᱱ ᱟᱠᱚ ᱠᱚ ᱛᱷᱟᱱᱟ ᱨᱮᱱ ᱚᱸᱰᱮ ᱠᱷᱚᱱ ᱦᱮᱡ ᱮᱱᱟ ᱠᱟᱞᱵᱟᱴᱷᱟ ᱚᱸᱰᱮ ᱠᱚ ᱴᱮᱝᱠᱟᱨ ᱠᱚ ᱴᱷᱮᱞᱟᱣ ᱠᱮᱫᱤᱧᱟ ᱤᱭᱟᱹ ᱡᱚᱜᱫᱤ ᱤᱭᱟᱹ ᱰᱟᱠᱵᱟᱨ ᱨᱮ ᱯᱩᱯᱩᱥ ᱧᱮ ᱚᱨ ᱵᱟᱪᱞᱟᱣ ᱠᱮᱫᱤᱧᱟ ᱜᱟᱫ ᱜᱟᱫᱟ ᱥᱤᱧ ᱟᱰᱚ ᱠᱮᱫᱟ ᱩᱱᱠᱩ ᱠᱚ ᱪᱟᱞᱟᱣᱮᱱᱟ ᱟᱨᱦᱚᱸ ᱦᱤᱡᱩᱜ ᱠᱟᱱᱟ ᱟᱨ ᱠᱚ ᱵᱟᱨᱮ ᱠᱤᱱ ᱥᱮᱱ ᱠᱟᱱᱟ ᱟᱨ ᱠᱤᱱ ᱫᱟᱹᱞᱤᱧ ᱠᱟᱱᱟ ᱠᱚ ᱦᱟᱜ ᱵᱩᱲᱤᱭᱟ ᱠᱮᱥ ᱠᱟᱱᱟ ᱦᱟᱨᱮ ᱟᱨᱟᱢ ᱥᱮ ᱵᱷᱟᱛᱨᱟ ᱠᱚ ᱥᱚᱢᱯᱚᱛᱤ ᱦᱚᱸ ᱟᱫᱚ ᱯᱚᱱᱭᱟ ᱜᱩᱯᱤ ᱜᱤᱫᱽᱨᱟᱹ ᱩᱱᱠᱩ ᱵᱟᱪᱞᱟᱣ ᱠᱟᱫᱤᱧᱟ

ᱩᱱᱤ ᱜᱚᱲᱚ ᱟᱹᱧ ᱠᱟᱱ ᱜᱮᱭᱟ ᱟᱨ ᱪᱟᱸᱫᱚ ᱟᱯᱮ ᱯᱮ ᱦᱮᱡ ᱮᱱᱟ ᱢᱤᱫᱴᱤᱡ ᱟᱫᱚ ᱟᱞᱮ ᱢᱟ ᱟᱢᱟᱜ ᱱᱚᱣᱟ ᱫᱩᱠ ᱥᱩᱠ ᱜᱮᱞᱮ ᱨᱮᱠᱚᱨᱰ ᱤᱫᱤᱭᱮ ᱡᱟᱦᱟᱸ ᱫᱚ ᱫᱤᱥᱚᱢ ᱫᱩᱱᱤᱭᱟᱹ ᱨᱮᱱ ᱟᱵᱚ ᱯᱮᱲᱟ ᱡᱟᱦᱟᱸ ᱫᱚ ᱥᱟᱱᱛᱟᱲ ᱥᱚᱢᱟᱡᱽ ᱨᱮᱱ ᱠᱚ ᱧᱮᱞ ᱥᱟᱸᱜᱮᱭᱟ ᱠᱤ ᱟᱵᱚᱨᱮᱱ ᱡᱟᱦᱟᱸ ᱫᱚ ᱟᱹᱫᱤᱵᱟᱹᱥᱤ ᱛᱤᱨᱞᱟᱹ ᱠᱚ ᱪᱮᱫ ᱞᱮᱠᱟ ᱰᱟᱹᱱ ᱧᱩᱛᱩᱢ ᱛᱮᱠᱚ ᱜᱚᱡ ᱮᱫ ᱠᱚᱣᱟ ᱟᱨ ᱠᱚ ᱞᱟᱜᱟᱭᱮᱫ ᱠᱚᱣᱟ ᱟᱫᱚ ᱱᱚᱝᱠᱟᱱᱟᱜ ᱡᱤᱱᱤᱥᱴᱟ ᱜᱮ ᱤᱧ ᱱᱚᱜᱼᱚᱭ ᱤᱭᱟᱹ ᱵᱷᱤᱡᱤᱴ ᱨᱤᱧ ᱩᱰᱩᱝᱚᱜ ᱠᱟᱱᱟ ᱟᱨ ᱤᱧ ᱫᱚ ᱱᱚᱣᱟ ᱥᱚᱢᱟᱡᱽ ᱨᱮ ᱥᱚᱫᱚᱨ ᱞᱟᱹᱜᱤᱫ ᱛᱮ ᱱᱚᱣᱟ ᱤᱭᱩᱴᱩᱵᱽ ᱨᱮ ᱨᱮᱠᱚᱨᱰ ᱠᱟᱛᱮ ᱡᱟᱦᱟᱸ ᱫᱚ ᱟᱯᱮᱭᱟᱜ ᱫᱩᱠ ᱛᱟᱠᱞᱤᱯ ᱟᱢ ᱞᱮᱠᱟᱱ ᱠᱚ ᱛᱤᱱᱟᱹᱜ ᱠᱚ ᱫᱩᱠ ᱛᱟᱠᱞᱤᱯᱚᱜ ᱠᱟᱱ ᱩᱱᱠᱩᱣᱟᱜ ᱪᱟᱸᱫᱚᱧ ᱡᱚᱦᱟᱨ ᱟᱠᱟᱱᱟ ᱩᱫᱩᱜ ᱥᱚᱫᱚᱨᱮᱫ ᱠᱟᱹᱱᱟᱹᱧ ᱟᱫᱚ ᱱᱤᱭᱟᱹᱜᱤᱧ ᱢᱮᱱᱫᱟ ᱤᱧ ᱱᱟᱱᱟ ᱟᱢ ᱞᱮᱠᱟ ᱟᱨᱦᱚᱸ ᱚᱱᱠᱟᱜᱮ ᱟᱹᱰᱤ ᱜᱟᱱ ᱠᱚ ᱜᱚᱡᱮᱫ ᱠᱚᱣᱟ ᱫᱤᱥᱚᱢ ᱫᱩᱱᱤᱭᱟᱹ ᱨᱮᱱ ᱥᱟᱹᱨᱤᱜᱮ ᱟᱵᱚᱣᱟᱜ ᱥᱟᱱᱛᱟᱲ ᱥᱚᱢᱟᱡᱽ ᱱᱚᱣᱟ ᱢᱟ ᱵᱟᱝᱜᱮ ᱵᱮᱥᱚᱜ ᱠᱟᱱ ᱟᱨ ᱡᱟᱦᱟᱸ ᱟᱢᱮᱢ ᱢᱮᱱᱮᱫ ᱠᱟᱱ ᱤᱧᱟᱹᱜ ᱫᱚ ᱤᱧᱟᱹᱜ ᱚᱛ ᱦᱟᱥᱟ ᱨᱮ ᱟᱥᱨᱟᱢ ᱵᱟᱱᱟᱜ ᱫᱚᱨᱠᱟᱨ ᱟᱫᱚ ᱚᱸᱰᱮ ᱫᱚ ᱟᱢ ᱪᱤᱞᱤ ᱠᱚᱢ ᱫᱚᱦᱚ ᱠᱚ ᱞᱟᱹᱜᱤᱫ ᱴᱩᱣᱟᱹᱨ ᱜᱤᱫᱽᱨᱟᱹ ᱡᱟᱦᱟᱸᱭ ᱜᱚ ᱵᱟᱵᱟ ᱦᱚᱯᱚᱱ ᱠᱚ ᱵᱟᱠᱚ ᱡᱚᱢ ᱠᱚ ᱮᱢᱟ ᱠᱚ ᱩᱱᱠᱩ ᱠᱚ ᱛᱟᱦᱮᱱ ᱤᱧ ᱜᱚᱡ ᱪᱟᱞᱟᱣ ᱨᱮᱦᱚᱸ ᱩᱱᱤ ᱤᱧᱟᱹᱜ ᱡᱤ ᱤᱧ ᱫᱚ ᱦᱚᱲᱤᱧ ᱜᱚᱡᱚᱜᱼᱟ ᱢᱮᱱᱠᱷᱟᱡ ᱢᱟᱱᱟᱣᱤᱧ ᱯᱮ ᱱᱚᱣᱟ ᱨᱮ ᱨᱮᱸᱜᱮᱡ ᱦᱮᱱᱟᱜ ᱛᱤᱧ ᱫᱚ ᱟᱹᱰᱤ ᱟᱹᱰᱤ ᱥᱟᱨᱦᱟᱣ ᱡᱟᱦᱟᱸ ᱫᱚ ᱱᱩᱭ ᱟᱵᱚᱨᱮᱱ ᱜᱚᱜᱚ ᱱᱚᱣᱟ ᱠᱟᱛᱷᱟᱭ ᱢᱮᱱ ᱠᱮᱫ ᱟᱫᱚ ᱚᱱᱟ ᱢᱟ ᱠᱷᱟᱴᱚ ᱛᱮᱢ ᱞᱟᱹᱭ ᱛᱟᱞᱟᱝᱟ ᱟᱛᱳ ᱚᱠᱟᱨᱮ ᱡᱟᱵᱷᱟᱜᱩᱲᱤ ᱛᱷᱟᱱᱟ ᱠᱚ ᱡᱮᱞᱟ ᱠᱚ ᱛᱷᱟᱱᱟ ᱵᱩᱲᱦᱟᱹᱭ ᱡᱤᱞᱟᱹ ᱫᱮᱣᱜᱷᱚᱨ ᱟᱹᱰᱤ ᱟᱹᱰᱤ ᱥᱟᱨᱦᱟᱣ ᱥᱟᱱᱟᱢ ᱢᱟᱱᱚᱛᱤᱭᱟᱹ ᱠᱚ ᱟᱯᱮ ᱠᱚᱴᱷᱮᱱ ᱱᱚᱜᱼᱚᱭ ᱱᱮᱦᱚᱨ ᱟᱨ ᱟᱨᱫᱟᱥ ᱛᱟᱦᱮᱱᱟ ᱡᱟᱦᱟᱸ ᱫᱚ ᱱᱩᱭ ᱜᱚᱜᱚᱣᱟᱜ ᱱᱚᱜᱼᱚᱭ ᱫᱩᱠ ᱵᱚᱱ ᱟᱸᱡᱚᱢ ᱠᱮᱜᱼᱟ ᱟᱨᱮ ᱥᱚᱫᱚᱨ ᱠᱮᱫ ᱛᱟᱭ ᱱᱚᱜᱼᱚ ᱱᱚᱝᱠᱟ ᱫᱩᱠ ᱟᱵᱚᱣᱟᱜ ᱥᱟᱱᱛᱟᱲ ᱥᱚᱢᱟᱡᱽ ᱨᱮ ᱱᱚᱜᱼᱚ ᱱᱚᱝᱠᱟ ᱮᱴᱠᱮᱴᱚᱬᱮ ᱦᱩᱭᱩᱜ ᱠᱟᱱᱟ ᱡᱟᱦᱟᱸ ᱫᱚ ᱤᱧ ᱠᱚ ᱞᱟᱹᱭ ᱟᱸᱡᱚᱢ ᱫᱤᱧ ᱚᱱᱟ ᱞᱮᱠᱟᱛᱤᱧ ᱦᱮᱡ ᱮᱱᱟ ᱵᱷᱤᱡᱤᱴ ᱟᱨ ᱡᱟᱦᱟᱸ ᱫᱚ ᱱᱩᱭ ᱜᱚᱜᱚ ᱵᱚᱱ ᱧᱮᱞ ᱧᱟᱢᱮ ᱠᱟᱱ ᱱᱩᱭ ᱠᱷᱩᱫ ᱛᱮ ᱟᱭᱟᱜ ᱢᱚᱪᱟᱛᱮ ᱞᱟᱹᱭ ᱟᱲᱟᱝ ᱠᱮᱫᱟ ᱟᱫᱚ ᱛᱤᱦᱤᱧᱟᱜ ᱟᱯᱰᱮᱴ ᱫᱚ ᱱᱚᱝᱠᱟ ᱜᱮ ᱥᱟᱱᱟᱢ ᱠᱚ ᱟᱯᱩ ᱥᱟᱹᱜᱩᱱ ᱫᱟᱨᱟᱢ ᱵᱟᱲᱟᱭ ᱠᱟᱛᱮ ᱛᱤᱦᱤᱧᱟᱜ ᱵᱷᱤᱰᱤᱭᱳ ᱫᱚ ᱱᱚᱰᱮ ᱜᱤᱧ ᱛᱷᱩᱠᱩᱢ ᱮᱫᱟ ᱡᱚᱦᱟᱨ